ᱡᱚᱦᱟᱨ ᱤᱧ ᱜᱮ ᱫᱩᱞᱟᱨᱟᱢ ᱟᱯᱮ ᱠᱚ ᱱᱚᱣᱟ ᱛᱮᱦᱮᱧᱟᱜ ᱜᱟᱞᱚᱪ ᱟᱠᱷᱲᱟ ᱛᱤᱧ ᱥᱟᱹᱜᱩᱱ ᱫᱟᱨᱟᱢᱮᱫ ᱯᱮᱭᱟ ᱛᱚ ᱦᱚᱞᱟ ᱢᱟᱦᱫᱮᱨ ᱵᱷᱤᱰᱤᱭᱳ ᱤᱧ ᱡᱟᱦᱟᱸᱧ ᱟᱯᱮ ᱵᱟᱠᱷᱨᱟᱧ ᱮᱢ ᱞᱟᱜᱼᱟ ᱛᱚ ᱚᱱᱟ ᱵᱷᱤᱰᱤᱭᱳ ᱠᱚᱨᱮ ᱟᱹᱰᱤᱜᱟᱱ ᱡᱟᱦᱟᱸ ᱟᱵᱚ ᱚᱞ ᱪᱤᱠᱤ ᱤᱫᱤ ᱠᱟᱛᱮ ᱠᱚᱱᱴᱨᱳᱵᱷᱟᱨᱥᱤ ᱠᱚ ᱪᱟᱹᱞᱩ ᱟᱠᱟᱱᱟ ᱛᱚ ᱚᱱᱟ ᱤᱫᱤ ᱠᱟᱛᱮ ᱟᱹᱰᱤᱜᱟᱱ ᱠᱟᱛᱷᱟᱧ ᱞᱟᱹᱭ ᱥᱟᱰᱮ ᱟᱠᱟᱫ ᱜᱮᱭᱟ ᱛᱚᱵᱮ ᱛᱮᱦᱮᱧ ᱦᱚᱸ ᱚᱱᱠᱟᱜᱮ ᱚᱱᱟ ᱚᱱᱠᱟᱱ ᱡᱤᱱᱤᱥ ᱜᱮ ᱛᱚ ᱠᱤᱪᱷᱤᱴᱟᱝ ᱤᱧ ᱵᱷᱤᱰᱤᱭᱳ ᱠᱚ ᱨᱤᱥᱟᱨᱪ ᱵᱟᱲᱟ ᱠᱟᱛᱮ ᱧᱟᱢ ᱟᱠᱟᱫᱼᱟ ᱛᱚ ᱱᱚᱣᱟ ᱵᱷᱤᱰᱤᱭᱳ ᱠᱚᱵᱚᱱ ᱧᱮᱞᱟ ᱛᱚᱵᱮ ᱮᱱᱟᱝ ᱦᱟᱱᱛᱮᱧ ᱞᱟᱹᱭ ᱟᱵᱚᱱᱟ ᱛᱚᱵᱮ ᱵᱷᱤᱰᱤᱭᱳ ᱮᱛᱚᱦᱚᱵ ᱢᱟᱲᱟᱝ ᱨᱮ ᱤᱧ ᱟᱥᱚᱜ ᱟᱹᱧ ᱡᱟᱦᱟᱸᱭ ᱵᱚᱭᱦᱟ ᱠᱚ ᱟᱯᱮ ᱯᱮ ᱠᱚᱢᱮᱱᱴ ᱮᱫᱼᱟ ᱡᱟᱦᱟᱸᱭ ᱚᱞ ᱪᱤᱠᱤ ᱥᱚᱯᱚᱴ ᱨᱮ ᱢᱮᱱᱟᱜ ᱯᱮᱭᱟ ᱛᱚ ᱟᱯᱮ ᱫᱚ ᱚᱞ ᱪᱤᱠᱤ ᱛᱮᱜᱮ ᱯᱮ ᱠᱚᱢᱮᱱᱴᱟ ᱛᱟᱵᱚᱱ ᱛᱚ ᱡᱩᱫᱤ ᱚᱞ ᱪᱤᱠᱤ ᱵᱟᱯᱮ ᱵᱟᱲᱟᱭᱟ ᱟᱯᱮ ᱪᱮᱫᱚᱜ ᱥᱟᱱᱟᱭᱮᱫ ᱯᱮᱭᱟ ᱞᱟᱦᱟ ᱨᱮᱭᱟᱜ ᱵᱷᱤᱰᱤᱭᱳ ᱨᱮᱧ ᱞᱟᱹᱭ ᱟᱠᱟᱫ ᱜᱮᱭᱟ ᱚᱞ ᱪᱤᱠᱤ ᱪᱮᱫᱚᱜ ᱵᱟᱠᱷᱨᱟ ᱫᱚ ᱚᱱᱞᱤ ᱥᱮᱵᱷᱮᱱ ᱰᱮᱡᱽ ᱜᱮ ᱞᱟᱜᱟᱜᱼᱟ ᱛᱚ ᱪᱮᱫᱚᱜ ᱢᱟ ᱟᱨ ᱡᱩᱫᱤ ᱚᱞ ᱪᱤᱠᱤ ᱵᱟᱯᱮ ᱵᱟᱰᱟᱭ ᱟᱠᱟᱫ ᱜᱮᱭᱟ ᱮᱱᱨᱮᱦᱚᱸ ᱠᱚᱢᱮᱱᱴ ᱥᱟᱱᱟᱭᱮᱫ ᱯᱮ ᱜᱮᱭᱟ ᱛᱟᱦᱚᱞᱮ ᱟᱯᱮ ᱚ ᱚᱛ ᱚᱜ ᱚᱝ ᱚᱞ ᱱᱤᱭᱟᱹ ᱢᱚᱬᱮ ᱜᱚᱴᱟᱜ ᱟᱵᱚ ᱡᱟᱦᱟᱸ ᱛᱟᱵᱚ ᱢᱮᱱᱟᱜᱼᱟ ᱪᱤᱠᱤ ᱛᱚ ᱱᱚᱣᱟ ᱢᱚᱬᱮ ᱜᱚᱴᱟᱜ ᱪᱤᱠᱤ ᱨᱮᱦᱚᱸ ᱯᱮ ᱚᱞᱟ ᱡᱟᱦᱟᱸᱭ ᱠᱚ ᱚᱞ ᱪᱤᱠᱤ ᱥᱟᱯᱚᱴᱚᱨ ᱢᱮᱱᱟᱜ ᱯᱮᱭᱟ ᱟᱨ ᱚᱞ ᱪᱤᱠᱤ ᱡᱟᱦᱟᱸᱭ ᱵᱟᱯᱮ ᱥᱟᱯᱚᱴᱮᱜᱼᱟ ᱟᱯᱮ ᱢᱟ ᱫᱮᱵᱽᱱᱟᱜᱽᱨᱤ ᱠᱤ ᱨᱳᱢᱟᱱ ᱞᱤᱯᱤ ᱛᱮᱯᱮ ᱚᱞ ᱫᱟᱲᱮᱭᱟᱜᱼᱟ ᱛᱚᱵᱮ ᱱᱚᱰᱮ ᱢᱤᱫᱴᱮᱡ ᱠᱟᱛᱷᱟ ᱟᱸᱡᱚᱢᱚᱜ ᱠᱟᱱᱟ ᱫᱮᱵᱽᱱᱟᱜᱽᱨᱤ ᱥᱟᱱᱛᱟᱲᱤ ᱟᱨ ᱨᱳᱢᱟᱱ ᱥᱟᱱᱛᱟᱲᱤ ᱛᱚ ᱱᱚᱣᱟ ᱫᱮᱵᱽᱱᱟᱜᱽᱨᱤ ᱥᱟᱱᱛᱟᱲᱤ ᱟᱨ ᱨᱳᱢᱟᱱ ᱥᱟᱱᱛᱟᱲᱤ ᱵᱟᱵᱚᱫ ᱛᱮᱫᱚ ᱚᱠᱚᱭ ᱦᱚᱸ ᱵᱟᱠᱚ ᱵᱟᱲᱟᱭᱟ ᱪᱮ ᱤᱧ ᱦᱚᱸ ᱵᱟᱹᱧ ᱵᱟᱲᱟᱭᱟ ᱟᱯᱮ ᱚᱠᱟ ᱞᱮᱠᱟ ᱨᱮᱯᱮ ᱵᱟᱲᱟᱭ ᱠᱟᱜᱼᱟ ᱚᱱᱟ ᱢᱟ ᱵᱟᱹᱧ ᱵᱟᱲᱟᱭᱟ ᱠᱤᱱᱛᱩ ᱤᱧ ᱜᱩᱜᱩᱞ ᱨᱮ ᱡᱟᱦᱟᱸ ᱛᱤᱱᱟᱹᱜ ᱤᱧ ᱧᱮᱞ ᱠᱮᱜᱼᱟ ᱛᱚ ᱟᱵᱚ ᱡᱟᱦᱟᱱᱟᱜ ᱜᱮ ᱚᱥᱩᱵᱤᱫᱷᱟ ᱛᱟᱵᱚ ᱜᱩᱜᱩᱞ ᱵᱚ ᱠᱩᱞᱤᱭᱮᱭᱟ ᱛᱚ ᱚᱱᱟᱨᱮ ᱧᱮᱞ ᱯᱮ ᱟᱯᱮ ᱚᱱᱟ ᱥᱟᱱᱛᱟᱲᱤ ᱡᱟᱦᱟᱸ ᱯᱮ ᱞᱟᱹᱭᱮᱜᱼᱟ ᱨᱳᱢᱟᱱ ᱥᱟᱱᱛᱟᱲᱤ ᱟᱨ ᱫᱮᱵᱽᱱᱟᱜᱽᱨᱤ ᱥᱟᱱᱛᱟᱲᱤ ᱚᱱᱟ ᱫᱚ ᱵᱟᱹᱪᱩᱜ ᱟᱹᱱᱤᱡ ᱛᱚ ᱱᱚᱣᱟ ᱚᱠᱟ ᱞᱮᱠᱟᱛᱮ ᱠᱨᱤᱭᱮᱴ ᱟᱠᱟᱱᱟ ᱚᱱᱟ ᱵᱟᱹᱧ ᱵᱟᱲᱟᱭᱟ ᱚᱱᱟᱨᱮ ᱦᱤᱥᱴᱨᱤ ᱵᱟᱹᱪᱩᱜ ᱟᱹᱱᱤᱡ ᱛᱚ ᱟᱯᱮ ᱵᱷᱤᱰᱤᱭᱳ ᱯᱮ ᱧᱮᱞᱟ ᱛᱚᱵᱮ ᱮᱱᱟᱝ ᱦᱟᱱᱛᱮ ᱯᱮ ᱴᱷᱤᱠᱟᱹᱭᱟ ᱛᱚ ᱵᱷᱤᱰᱤᱭᱳ ᱵᱚᱱ ᱮᱛᱚᱦᱚᱵ ᱞᱮᱜᱮ ᱠᱚ ᱢᱟᱱᱚ ᱥᱟᱱᱟᱧ ᱟᱛᱟᱝ ᱫᱟᱨᱟᱢᱮᱫ ᱯᱮ ᱠᱟᱱᱟ ᱤᱧ ᱜᱮ ᱵᱟᱵᱩᱫᱷᱚᱱ ᱢᱩᱨᱢᱩ ᱟᱨ ᱦᱚᱸᱜᱼᱚᱭ ᱛᱮᱦᱮᱧ ᱫᱚ ᱢᱚᱦᱮᱥᱯᱩᱨ ᱰᱟᱠ ᱵᱟᱝᱞᱟ ᱨᱮ ᱢᱤᱱᱟᱹᱧᱟ ᱟᱨ ᱱᱚᱰᱮ ᱟᱫᱚ ᱯᱮ ᱧᱮᱞ ᱫᱟᱲᱮᱭᱟᱠᱚ ᱠᱟᱱᱟ

ᱛᱚ ᱱᱩᱭ ᱧᱮᱞᱮ ᱯᱮ ᱱᱚᱰᱮ ᱪᱮᱫ ᱮ ᱞᱟᱹᱭ ᱠᱮᱜᱼᱟ ᱟᱨᱦᱚᱸ ᱟᱨ ᱢᱤᱫᱴᱤᱡ ᱥᱮᱠᱮᱱᱰ ᱵᱟᱹᱵᱩ ᱫᱷᱚᱱ ᱮ ᱦᱮᱡ ᱮᱱᱟ ᱧᱮᱞᱮ ᱯᱮ ᱵᱟᱨᱭᱟ ᱵᱟᱹᱵᱩ ᱫᱷᱚᱱ ᱱᱚᱰᱮ ᱢᱮᱱᱟᱜ ᱠᱤᱱᱟ ᱵᱟᱱᱟᱨ ᱪᱮᱫ ᱠᱤᱱ ᱞᱟᱹᱭ ᱠᱟᱜᱼᱟ ᱛᱚ ᱱᱩᱠᱤᱱᱟᱜ ᱡᱟᱦᱟᱸ ᱠᱤᱱ ᱞᱟᱹᱭ ᱠᱟᱜᱼᱟ ᱛᱚ ᱱᱚᱣᱟ ᱠᱚ ᱟᱸᱡᱚᱢ ᱠᱮᱜᱼᱟ ᱯᱮ ᱟᱯᱮ ᱢᱤᱫᱴᱟᱝ ᱮ ᱞᱟᱹᱭ ᱠᱮᱜᱼᱟ ᱡᱮ ᱵᱟᱝᱟ ᱱᱚᱰᱮ ᱫᱚ ᱫᱮᱵᱽᱱᱟᱜᱽᱨᱤ ᱢᱟᱲᱟᱝ ᱠᱷᱚᱱ ᱜᱮ ᱪᱟᱹᱞᱩ ᱠᱟᱱᱟ ᱟᱨ ᱱᱚᱣᱟ ᱜᱮ ᱛᱟᱦᱮᱱᱟ ᱛᱚᱵᱮ ᱱᱚᱣᱟ ᱠᱟᱛᱷᱟ ᱤᱧ ᱡᱚᱛᱷᱟᱛ ᱵᱟᱹᱧ ᱵᱩᱡᱷᱟᱹᱣ ᱞᱟᱜᱼᱟ ᱪᱮᱫᱟᱜ ᱪᱮ ᱟᱨᱦᱚᱸ ᱟᱨ ᱢᱤᱫᱴᱮᱱ ᱵᱷᱤᱰᱭᱳᱧ ᱫᱮᱠᱷᱟᱣ ᱯᱮᱭᱟ ᱦᱟᱸᱜ ᱛᱚ ᱱᱚᱰᱮ ᱤᱧ ᱠᱤᱪᱷᱩᱴᱟᱝ ᱤᱧ ᱞᱟᱹᱭ ᱢᱟᱲᱟᱝ ᱞᱮᱜᱮ ᱛᱚ ᱱᱩᱭ ᱞᱟᱹᱭ ᱠᱮᱜᱼᱟᱭ ᱟᱞᱮ ᱫᱚ ᱫᱮᱵᱽᱱᱟᱜᱽᱨᱤ ᱞᱤᱯᱤ ᱢᱟᱲᱟᱝ ᱠᱷᱚᱱᱞᱮ ᱚᱞ ᱟᱹᱜᱩ ᱟᱠᱟᱫᱼᱟ ᱛᱚ ᱢᱟᱲᱟᱝ ᱠᱷᱚᱱ ᱜᱮᱞᱮ ᱞᱟᱦᱟ ᱛᱮᱦᱚᱸ ᱱᱚᱛᱮ ᱢᱟᱲᱟᱝ ᱥᱮᱱ ᱦᱚᱸ ᱱᱚᱣᱟ ᱛᱮᱜᱮᱞᱮ ᱚᱞ ᱟᱹᱜᱩᱭᱟ ᱛᱚᱵᱮ ᱱᱚᱰᱮ ᱢᱤᱫᱴᱤᱡ ᱠᱟᱛᱷᱟ ᱨᱟᱠᱟᱵ ᱠᱟᱱᱟ ᱱᱚᱣᱟ ᱫᱚ ᱮᱠᱪᱩᱭᱮᱞ ᱟᱨᱦᱚᱸ ᱠᱚᱱᱴᱨᱳᱵᱷᱟᱨᱥᱤ ᱥᱮᱱ ᱥᱮᱱᱚᱜᱼᱟ ᱛᱚ ᱱᱚᱣᱟ ᱨᱮᱭᱟᱜ ᱯᱨᱩᱯᱷ ᱦᱚᱸ ᱢᱤᱫᱴᱮᱱ ᱤᱧ ᱞᱟᱹᱭ ᱜᱮᱭᱟ ᱱᱟᱦᱟᱜ ᱛᱚᱵᱮ ᱱᱚᱣᱟ ᱡᱟᱦᱟᱸ ᱞᱟᱹᱭᱚᱜᱚᱜ ᱠᱟᱱᱟ ᱡᱮ ᱵᱟᱝᱟ ᱟᱞᱮ ᱫᱚ ᱢᱟᱲᱟᱝ ᱠᱷᱚᱱ ᱱᱚᱣᱟ ᱜᱮᱞᱮ ᱟᱯᱱᱟᱨ ᱟᱠᱟᱫᱼᱟ ᱱᱤᱛᱚᱜ ᱦᱚᱸ ᱱᱚᱣᱟ ᱜᱮᱞᱮ ᱟᱯᱱᱟᱨᱟ ᱛᱚᱵᱮ ᱱᱚᱰᱮ ᱢᱤᱫᱴᱤᱡ ᱠᱟᱛᱷᱟ ᱨᱟᱠᱟᱵ ᱠᱟᱱᱟ ᱫᱷᱚᱨᱚᱢ ᱪᱮᱛᱟᱱ ᱨᱮᱭᱟᱜ ᱠᱟᱛᱷᱟ ᱨᱟᱠᱟᱵ ᱠᱟᱱᱟ ᱛᱚ ᱱᱚᱣᱟ ᱧᱮᱞᱚᱜᱚᱜ ᱠᱟᱱᱟ ᱢᱟᱲᱟᱝ ᱠᱷᱚᱱ ᱡᱟᱦᱟᱸ ᱫᱷᱚᱨᱚᱢ ᱟᱯᱮ ᱯᱮ ᱛᱟᱦᱮᱸ ᱞᱮᱱᱟ ᱥᱟᱨᱱᱟ ᱫᱷᱚᱨᱚᱢ ᱛᱚ ᱞᱟᱦᱟ ᱨᱮᱢᱟ ᱚᱱᱟ ᱯᱮ ᱛᱟᱦᱮᱸ ᱞᱮᱱᱟ ᱠᱤᱱᱛᱩ ᱱᱤᱛᱚᱜ ᱟᱯᱮ ᱪᱮᱫ ᱫᱷᱤᱥᱟᱭ ᱠᱚᱪᱮ ᱥᱤᱥᱟᱭ ᱠᱚᱯᱮ ᱞᱟᱹᱭᱮᱜᱼᱟ ᱡᱟᱦᱟᱸ ᱟᱞᱮ ᱫᱚ ᱴᱷᱟᱹᱣᱠᱟᱹᱧ ᱞᱟᱹᱭᱟ ᱠᱷᱨᱤᱥᱴᱤᱭᱟᱱ ᱛᱚ ᱡᱩᱫᱤ ᱢᱟᱲᱟᱝ ᱞᱟᱦᱟ ᱛᱮᱯᱮ ᱛᱟᱦᱮᱸ ᱞᱮᱱᱟ ᱟᱯᱚᱨᱤᱱ ᱜᱚᱲᱚᱢ ᱦᱟᱲᱟᱢ ᱠᱚ ᱪᱮ ᱪᱤᱞᱤ ᱦᱟᱲᱟᱢ ᱠᱚ ᱦᱟᱱᱛᱮ ᱢᱟᱲᱟᱝ ᱥᱮᱫ ᱠᱚ ᱛᱟᱦᱮᱸ ᱞᱮᱱᱟ ᱠᱚ ᱛᱚ ᱩᱱᱠᱩ ᱢᱟ ᱡᱮᱛᱮ ᱦᱤᱞᱮᱵᱤ ᱥᱟᱨᱱᱟ ᱫᱷᱚᱨᱚᱢ ᱨᱮᱜᱮ ᱠᱚ ᱛᱟᱦᱮᱸ ᱞᱮᱱ ᱜᱮ ᱟᱯᱮ ᱪᱮᱫ ᱪᱮᱠᱟ ᱪᱮᱧᱡᱽ ᱛᱟᱯᱮ ᱦᱩᱭᱱᱟ ᱛᱚ ᱱᱚᱣᱟ ᱨᱮᱭᱟᱜ ᱦᱚᱸ ᱥᱚᱝᱵᱤᱫᱷᱟᱱ ᱨᱮ ᱟᱯᱮᱭᱟᱜ ᱨᱟᱭᱤᱴᱥ ᱢᱮᱱᱟᱜᱼᱟ ᱡᱮ ᱵᱟᱝᱟ ᱟᱯᱮ ᱨᱤᱞᱤᱡᱚᱱ ᱵᱟᱝᱟ ᱵᱟᱝᱟ ᱫᱷᱚᱨᱚᱢ ᱯᱮ ᱪᱮᱧᱡᱽ ᱫᱟᱲᱮᱭᱟᱜᱼᱟ ᱛᱚᱛᱷᱟᱯᱤ ᱟᱯᱮ ᱡᱟᱦᱟᱸ ᱞᱮᱠᱟ ᱯᱮ ᱞᱟᱹᱭᱮᱫᱼᱟ ᱡᱮ ᱟᱯᱮ ᱱᱚᱣᱟ ᱫᱚ ᱵᱟᱯᱮ ᱟᱯᱱᱟᱨᱟ ᱦᱟᱱᱟ ᱛᱮᱜᱮ ᱢᱟᱲᱟᱝ ᱠᱷᱚᱱ ᱯᱮ ᱚᱞ ᱟᱹᱜᱩ ᱟᱠᱟᱫᱼᱟ ᱱᱚᱣᱟ ᱫᱚ ᱵᱟᱯᱮ ᱟᱯᱱᱟᱨᱟ ᱛᱚ ᱱᱚᱣᱟ ᱨᱮᱦᱚᱸ ᱚᱱᱟ ᱪᱮᱛᱟᱱ ᱨᱮ ᱯᱨᱚᱥᱱᱚ ᱨᱟᱠᱟᱵ ᱠᱟᱱᱟ ᱡᱮ ᱢᱟᱲᱟᱝ ᱟᱯᱮ ᱦᱟᱱᱟ ᱫᱷᱚᱨᱚᱢ ᱨᱮᱯᱮ ᱛᱟᱦᱮᱸ ᱞᱮᱱᱟ ᱱᱤᱛᱚᱜ ᱪᱮᱫ ᱪᱤᱠᱟᱹ ᱱᱚᱣᱟ ᱫᱷᱚᱨᱚᱢ ᱯᱮ ᱟᱯᱱᱟᱨ ᱠᱮᱫ ᱜᱮᱭᱟ ᱪᱮ ᱵᱟᱯᱮ ᱟᱯᱱᱟᱨ ᱠᱮᱫᱼᱟ ᱟᱯᱱᱟᱨ ᱟᱠᱟᱫ ᱜᱮᱭᱟ ᱯᱮ ᱛᱚ ᱱᱚᱣᱟ ᱚᱱᱟ ᱞᱮᱠᱟ ᱜᱮ ᱱᱤᱛᱚᱜ ᱫᱚ ᱠᱤᱪᱷᱩ ᱪᱮᱧᱡᱽ ᱢᱟ ᱢᱮᱱᱟᱜ ᱜᱮᱭᱟ ᱛᱚ ᱱᱚᱣᱟ ᱪᱮᱧᱡᱽ ᱨᱮ ᱟᱯᱮ ᱥᱟᱹᱢᱤᱞ ᱯᱮ ᱛᱟᱦᱮᱱᱟ ᱢᱮᱱᱛᱮ ᱤᱧᱟᱹᱜ ᱟᱸᱥ ᱤᱧ ᱫᱚ ᱚᱠᱟ ᱫᱷᱚᱨᱚᱢ ᱦᱚᱸ ᱵᱟᱹᱧ ᱵᱤᱨᱳᱫᱮᱜᱼᱟ ᱠᱤᱱᱛᱩ ᱟᱯᱮ ᱚᱱᱟ ᱩᱫᱟᱦᱚᱨᱚᱱ ᱢᱤᱫᱴᱮᱱ ᱤᱧ ᱮᱢᱟᱫ ᱯᱮᱭᱟ ᱛᱚ ᱱᱚᱣᱟ ᱨᱮ ᱠᱷᱟᱨᱟᱯ ᱟᱞᱚ ᱯᱮ ᱵᱷᱟᱹᱵᱤ ᱢᱟ ᱤᱧ ᱫᱚ ᱫᱷᱚᱨᱚᱢ ᱠᱚᱱᱴᱨᱳᱵᱷᱟᱨᱥᱤ ᱪᱮᱛᱟᱱ ᱨᱮ ᱵᱟᱭ ᱪᱟᱞᱟᱜ ᱥᱟᱱᱟᱧ ᱠᱟᱱᱟ ᱛᱚ ᱚᱱᱟ ᱫᱚ ᱩᱫᱟᱦᱚᱨᱚᱱ ᱠᱟᱱᱟ ᱢᱤᱫᱴᱮᱡ ᱮᱠᱡᱟᱢᱯᱚᱞ ᱠᱟᱱ ᱜᱮᱭᱟ ᱵᱟᱝᱟ ᱢᱟᱲᱟᱝ ᱟᱯᱮ ᱯᱮ ᱛᱟᱦᱮᱸ ᱞᱮᱱ ᱜᱮᱭᱟ ᱚᱱᱟᱛᱮ ᱱᱤᱛᱚᱜ ᱯᱮ ᱪᱮᱧᱡᱽ ᱟᱠᱟᱱ ᱜᱮᱭᱟ ᱱᱚᱣᱟ ᱦᱚᱸ ᱚᱱᱠᱟ ᱜᱮ ᱢᱟᱲᱟᱝ ᱟᱯᱮ ᱯᱮ ᱚᱞᱮᱫ ᱛᱟᱦᱮᱸᱫ ᱡᱮᱦᱮᱛᱩ ᱱᱤᱛᱚᱜ ᱱᱚᱣᱟ ᱦᱮᱡ ᱟᱠᱟᱱᱟ ᱛᱚ ᱱᱚᱣᱟ ᱨᱮ ᱟᱯᱮ ᱯᱮ ᱥᱟᱢᱤᱞᱚᱜᱼᱟ ᱢᱮᱱᱛᱮ ᱤᱧᱤᱧ ᱟᱸᱥᱚᱜᱼᱟ ᱛᱚᱵᱮ ᱱᱚᱣᱟ ᱪᱮᱛᱟᱱ ᱨᱮ ᱟᱨᱦᱚᱸ ᱟᱨ ᱢᱤᱫᱴᱤᱡ ᱵᱷᱤᱰᱤᱭᱳ ᱵᱚᱱ ᱧᱮᱞᱟ ᱥᱟᱱᱛᱷᱟᱞᱤ ᱵᱷᱟᱥᱟ ᱠᱤ

ᱱᱚᱣᱟ ᱡᱟᱦᱟᱸ ᱵᱷᱤᱰᱤᱭᱳ ᱯᱮ ᱧᱮᱞ ᱠᱮᱜᱼᱟ ᱱᱚᱣᱟ ᱫᱚ ᱦᱩᱭᱩᱜ ᱠᱟᱱᱟ ᱵᱟᱹᱵᱩ ᱫᱷᱚᱱ ᱱᱟᱜ ᱵᱷᱤᱰᱤᱭᱳ ᱪᱮ ᱟᱨ ᱪᱤᱞᱤ ᱫᱷᱚᱱᱟᱜ ᱛᱚᱵᱮ ᱱᱚᱰᱮ ᱟᱯᱮ ᱢᱤᱫᱴᱤᱡ ᱠᱟᱛᱷᱟᱧ ᱞᱟᱹᱭ ᱟᱯᱮᱭᱟ ᱵᱟᱹᱵᱩ ᱫᱷᱚᱱ ᱢᱚᱛᱞᱚᱵ ᱡᱟᱦᱟᱸᱭ ᱱᱩᱭ ᱥᱮᱠᱮᱱᱰ ᱵᱟᱹᱵᱩ ᱫᱷᱚᱱ ᱫᱚ ᱵᱟᱝᱟ ᱡᱟᱦᱟᱸᱭ ᱢᱟᱲᱟᱝ ᱠᱷᱚᱱ ᱯᱮ ᱵᱟᱰᱟᱭ ᱟᱠᱟᱫ ᱵᱟᱹᱵᱩ ᱫᱷᱚᱱ ᱩᱱᱤᱭᱟᱜ ᱠᱟᱛᱷᱟ ᱠᱟᱱᱟ ᱱᱚᱣᱟ ᱫᱚ ᱱᱩᱭ ᱟᱡ ᱢᱤᱫᱴᱤᱡ ᱯᱟᱹᱨᱥᱤ ᱵᱮᱱᱟᱣ ᱟᱠᱟᱫ ᱟᱭ ᱡᱟᱦᱟᱸ ᱴᱤᱡ ᱞᱟᱹᱭᱮᱜᱼᱟ ᱱᱟᱣᱟ ᱥᱟᱱᱛᱟᱲᱤ ᱚᱠᱷᱚᱨ ᱛᱚ ᱱᱚᱣᱟ ᱡᱩᱫᱤ ᱟᱠᱚ ᱠᱚ ᱢᱮᱱᱮᱫ ᱟᱠᱚ ᱡᱮ ᱵᱟᱝᱟ ᱟᱞᱮ ᱫᱚ ᱫᱮᱵᱽᱱᱟᱜᱽᱨᱤ ᱠᱤ ᱨᱳᱢᱟᱱ ᱜᱮᱞᱮ ᱟᱯᱱᱟᱨᱟ ᱛᱚᱵᱮ ᱱᱚᱣᱟ ᱫᱚ ᱚᱰᱚᱠ ᱨᱮᱭᱟᱜ ᱵᱟ ᱱᱚᱣᱟ ᱞᱤᱯᱤ ᱵᱮᱱᱟᱣ ᱨᱮᱭᱟᱜ ᱟᱵᱚᱥᱥᱚᱠᱚᱛᱟ ᱪᱮᱫ ᱛᱟᱦᱮᱸ ᱠᱟᱱᱟ ᱞᱟᱹᱠᱛᱤ ᱪᱮᱫ ᱛᱟᱦᱮᱸ ᱠᱟᱱᱟ ᱡᱟᱹᱨᱩᱲ ᱪᱮᱫ ᱛᱟᱦᱮᱸ ᱠᱟᱱᱟ ᱡᱩᱫᱤ ᱟᱯᱮ ᱫᱮᱵᱽᱱᱟᱜᱽᱨᱤ ᱟᱨ ᱨᱳᱢᱟᱱ ᱜᱮᱯᱮ ᱟᱯᱱᱟᱨᱮᱜᱼᱟ ᱛᱚᱵᱮ ᱱᱚᱣᱟ ᱡᱮ ᱟᱢᱮᱢ ᱚᱰᱚᱠ ᱟᱠᱟᱫᱼᱟ ᱢᱤᱫᱴᱤᱡ ᱵᱟᱹᱵᱩ ᱫᱷᱚᱱ ᱪᱮ ᱟᱨ ᱥᱮᱛᱟ ᱫᱷᱚᱱ ᱡᱟᱦᱟᱸᱭᱮᱱ ᱜᱮᱢ ᱪᱤᱞᱤ ᱫᱷᱚᱱ ᱛᱚᱵᱮ ᱟᱢ ᱱᱚᱣᱟ ᱪᱤᱠᱤ ᱡᱮᱢ ᱚᱰᱚᱠ ᱠᱮᱫᱼᱟ ᱱᱚᱣᱟ ᱞᱤᱯᱤ ᱡᱮᱢ ᱵᱮᱱᱟᱣ ᱠᱮᱫᱼᱟ ᱚᱱᱟ ᱨᱮᱭᱟᱜ ᱟᱢᱟᱜ ᱛᱟᱢ ᱩᱫᱮᱥᱥᱚ ᱪᱮᱫ ᱛᱟᱦᱮᱸᱭᱮᱱᱟ ᱢᱤᱫᱴᱤᱡ ᱞᱟᱹᱠᱛᱤ ᱪᱮᱫ ᱛᱟᱦᱮᱸ ᱠᱟᱱᱟ ᱟᱯᱮ ᱢᱟ ᱨᱳᱢᱟᱱ ᱟᱨ ᱫᱮᱵᱽᱱᱟᱜᱽᱨᱤ ᱛᱮᱦᱚᱸ ᱯᱮ ᱚᱞᱮᱫ ᱜᱮ ᱛᱟᱦᱮᱸᱫ ᱛᱚ ᱟᱢ ᱠᱷᱚᱱ ᱢᱟᱲᱟᱝ ᱨᱮ ᱟᱨᱦᱚᱸ ᱡᱟᱦᱟᱸ ᱟᱞᱮ ᱜᱩᱨᱩ ᱜᱚᱢᱠᱮ ᱯᱚᱸᱰᱤᱛ ᱨᱚᱜᱷᱩᱱᱟᱛᱷ ᱢᱩᱨᱢᱩ ᱛᱟᱹᱠᱤᱱ ᱠᱤᱱ ᱚᱰᱚᱠ ᱟᱠᱟᱫᱼᱟ ᱛᱚ ᱱᱚᱣᱟ ᱫᱚ ᱟᱢ ᱠᱷᱚᱱ ᱟᱨᱦᱚᱸ ᱢᱟᱲᱟᱝ ᱨᱮᱜᱮ ᱠᱤᱱ ᱚᱰᱚᱠ ᱟᱠᱟᱫᱼᱟ ᱛᱚ ᱟᱢ ᱡᱩᱫᱤ ᱱᱤᱛᱚᱜ ᱵᱷᱟᱨᱚᱛ ᱨᱚᱛᱱᱚ ᱪᱮ ᱟᱨ ᱪᱮᱫ ᱨᱚᱛᱱᱚ ᱧᱟᱢ ᱥᱟᱱᱟᱭᱮᱫ ᱢᱮᱭᱟ ᱮᱱᱠᱷᱟᱱ ᱞᱟᱹᱭ ᱢᱮ ᱟᱞᱮ ᱞᱮ ᱮᱢᱟᱢᱟ ᱱᱚᱰᱮ ᱤᱧ ᱢᱤᱫᱴᱮᱱ ᱟᱯᱮ ᱠᱚᱧ ᱞᱟᱹᱭ ᱥᱟᱰᱮ ᱟᱯᱮ ᱠᱟᱱᱟ ᱱᱩᱭ ᱟᱡ ᱪᱮᱫ ᱨᱚᱛᱱᱚ ᱵᱚ ᱮᱢᱟᱭᱟ ᱤᱧ ᱴᱷᱮᱱ ᱵᱷᱟᱨᱚᱛ ᱨᱚᱛᱱᱚ ᱢᱟ ᱟᱹᱰᱤ ᱢᱟᱨᱟᱝ ᱢᱟᱱᱮ ᱟᱵᱚ ᱵᱟᱠᱷᱨᱟ ᱫᱚ ᱢᱟᱨᱟᱝ ᱚᱜ ᱠᱟᱱᱟ ᱟᱡ ᱵᱟᱠᱷᱨᱟ ᱫᱚ ᱦᱩᱰᱤᱧᱚᱜ ᱠᱟᱱᱟ ᱛᱚᱵᱮ ᱵᱷᱟᱨᱚᱛ ᱨᱚᱛᱱᱚ ᱠᱷᱚᱱ ᱢᱟᱨᱟᱝ ᱫᱷᱟᱨᱟ ᱨᱚᱛᱱᱚ ᱵᱚ ᱮᱢᱟᱭᱟ ᱱᱩᱭ ᱫᱚ ᱵᱳᱠᱟᱨ ᱨᱚᱛᱱᱚ ᱢᱤᱫᱴᱤᱡ ᱢᱮᱱᱟᱜᱼᱟ ᱡᱚᱛᱚ ᱠᱷᱚᱱ ᱢᱟᱨᱟᱝ ᱟᱜ ᱟᱨ ᱚᱱᱟ ᱠᱷᱚᱱ ᱢᱟᱨᱟᱝ ᱟᱜ ᱫᱚ ᱦᱩᱭᱱᱟ ᱟᱨ ᱢᱤᱫᱴᱤᱡ ᱢᱩᱨᱩᱠᱷ ᱨᱚᱛᱱᱚ ᱛᱚ ᱚᱠᱟ ᱟᱯᱮ ᱮᱢ ᱥᱟᱱᱟᱭᱮᱫ ᱯᱮᱭᱟ ᱪᱮ ᱟᱨᱦᱚᱸ ᱟᱯᱮ ᱟᱨ ᱮᱴᱟᱜᱟᱜ ᱮᱢ ᱥᱟᱱᱟᱭᱮᱫ ᱯᱮᱭᱟ ᱚᱱᱟ ᱠᱚᱢᱮᱱᱴ ᱠᱟᱛᱮ ᱯᱮ ᱞᱟᱹᱭᱟᱹᱧᱟ ᱵᱳᱠᱟ ᱨᱚᱛᱱᱚ ᱵᱚ ᱮᱢᱟᱭᱟ ᱪᱮ ᱢᱩᱨᱩᱠ ᱨᱚᱛᱱᱚ ᱵᱚ ᱮᱢᱟᱭᱟ ᱛᱚᱵᱮ ᱱᱚᱣᱟ ᱠᱚ ᱡᱟᱦᱟᱸ ᱯᱮ ᱧᱮᱞ ᱠᱮᱜᱼᱟ ᱱᱚᱣᱟ ᱨᱮ ᱢᱤᱫᱴᱟᱝ ᱯᱨᱩᱯᱷ ᱤᱧ ᱫᱮᱠᱷᱟᱣ ᱟᱯᱮ ᱠᱟᱱᱟ ᱛᱚ ᱱᱚᱣᱟ ᱫᱚ ᱢᱤᱫᱴᱤᱡ ᱨᱤᱯᱞᱟᱭ ᱵᱷᱤᱰᱤᱭᱳ ᱦᱩᱭ ᱫᱟᱲᱮᱭᱟᱜ ᱠᱟᱱᱟ ᱡᱮᱦᱮᱛᱩ ᱤᱧ ᱨᱤᱯᱞᱟᱭ ᱵᱷᱤᱰᱤᱭᱳ ᱵᱟᱭ ᱵᱮᱱᱟᱣ ᱥᱟᱱᱟᱧ ᱠᱟᱱᱟ ᱛᱟᱦᱮᱸᱫ ᱛᱚ ᱚᱱᱠᱟ ᱨᱤᱯᱞᱟᱭ ᱢᱟ ᱵᱟᱹᱧ ᱮᱢ ᱫᱟᱲᱮᱭᱟᱜ ᱠᱟᱱᱟ ᱚᱱᱠᱟ ᱡᱚᱵᱟᱵ ᱛᱮᱢᱟ ᱛᱚ ᱱᱚᱰᱮ ᱡᱟᱦᱟᱸ ᱧᱮᱞ ᱯᱮ ᱱᱚᱰᱮ ᱠᱚ ᱠᱚᱢᱮᱱᱴ ᱟᱠᱟᱫ ᱟᱠᱚ ᱚᱠᱚᱭ ᱠᱚ ᱪᱤᱞᱤ ᱠᱚ ᱛᱚ ᱱᱩᱠᱩᱣᱟᱜ ᱠᱟᱛᱷᱟ ᱜᱮ ᱱᱚᱰᱮᱧ ᱞᱟᱹᱭᱟ ᱧᱮᱞ ᱯᱮ ᱱᱩᱭ ᱢᱤᱫ ᱦᱚᱲᱮ ᱠᱚᱢᱮᱱᱴ ᱟᱠᱟᱫᱼᱟ ᱯᱚᱱᱰᱤᱛ ᱨᱚᱜᱷᱩᱱᱟᱛᱷ ᱢᱩᱨᱢᱩ ᱫᱚ ᱚᱠᱟᱨᱮ ᱧᱟᱢ ᱠᱮᱜᱼᱟᱭ ᱱᱚᱣᱟ ᱠᱚ ᱪᱮᱫ ᱠᱚ ᱚᱱᱟ ᱠᱚ ᱦᱮᱸ ᱢᱤᱫᱴᱤᱡ ᱟᱯᱮ ᱧᱮᱞ ᱯᱮ ᱚ ᱟᱨ ᱳ ᱱᱚᱣᱟ ᱠᱚ ᱡᱟᱦᱟᱸᱭ ᱠᱚᱢᱮᱱᱴ ᱟᱠᱟᱫᱼᱟᱭ ᱱᱚᱣᱟ ᱧᱮᱞ ᱯᱮ ᱛᱚ ᱢᱮᱱᱮᱫᱼᱟᱭ ᱱᱩᱭ ᱟᱯᱮ ᱯᱚᱱᱰᱤᱛ ᱫᱚ ᱚᱠᱚᱭᱮ ᱮᱢᱟᱜ ᱫᱮᱭᱟ ᱱᱚᱣᱟ ᱟᱠᱷᱭᱟ ᱫᱚ ᱱᱚᱣᱟ ᱴᱟᱭᱴᱮᱞ ᱫᱚ ᱯᱚᱱᱰᱤᱛ ᱴᱟᱭᱴᱮᱞ ᱛᱚ ᱟᱢ ᱡᱟᱦᱟᱸ ᱞᱮᱠᱟ ᱢᱮᱱᱮᱫᱼᱟᱭ ᱱᱩᱭ ᱢᱮᱱᱮᱫ ᱟᱭ ᱱᱚᱣᱟ ᱫᱚ ᱥᱠᱩᱞ ᱠᱚᱞᱮᱡᱽ ᱠᱚᱞᱮᱡᱽ ᱨᱮᱠᱚ ᱮᱢᱚᱜᱼᱟ ᱥᱠᱩᱞ ᱨᱮᱠᱚ ᱮᱢᱚᱜᱼᱟ ᱤᱭᱩᱱᱤᱵᱷᱟᱨᱥᱤᱴᱤ ᱨᱮᱠᱚ ᱮᱢᱚᱜᱼᱟ ᱛᱚᱵᱮ ᱠᱷᱟᱱ ᱟᱢ ᱫᱚᱢ ᱵᱳᱠᱟ ᱪᱳ ᱦᱮᱞᱟ ᱵᱳᱠᱟ ᱜᱮᱭᱟᱢ ᱟᱢ ᱵᱟᱰᱟᱭᱟᱢ ᱢᱚᱦᱟᱛᱢᱟ ᱜᱟᱱᱫᱷᱤ ᱦᱮᱞᱟ ᱢᱚᱦᱟᱛᱢᱟ ᱜᱟᱱᱫᱷᱤᱢ ᱵᱟᱰᱟᱭ ᱟᱠᱟᱫᱮᱭᱟ ᱡᱩᱫᱤ ᱵᱟᱢ ᱵᱟᱰᱟᱭ ᱟᱠᱟᱫᱮᱭᱟ ᱛᱟᱦᱚᱞᱮ ᱵᱟᱰᱟᱭ ᱢᱮ ᱩᱱᱤ ᱚᱱᱟ ᱢᱚᱦᱟᱛᱢᱟ ᱟᱠᱷᱭᱟ ᱫᱚ ᱥᱠᱩᱞ ᱪᱮ ᱠᱚᱞᱮᱡᱽ ᱨᱮ ᱠᱤ ᱤᱭᱩᱱᱤᱵᱷᱟᱨᱥᱤᱴᱤ ᱨᱮᱫᱚ ᱵᱟᱠᱚ ᱮᱢ ᱟᱠᱟᱫᱮᱭᱟ ᱟᱞᱮ ᱳᱰᱤᱥᱟ ᱨᱮᱱ ᱦᱚᱲ ᱠᱟᱱᱟᱞᱮ ᱟᱞᱮ ᱳᱰᱤᱥᱟ ᱨᱮᱫᱚ ᱪᱮ ᱟᱯᱮ ᱦᱚᱸ ᱥᱟᱱᱛᱟᱲ ᱛᱮᱫᱚ ᱢᱟᱪᱮᱛ ᱡᱟᱦᱟᱸ ᱵᱚᱱ ᱢᱮᱛᱟᱜᱟᱜ ᱠᱟᱱᱟ ᱢᱟᱪᱮᱛ ᱩᱱᱠᱩ ᱫᱚ ᱜᱩᱨᱩ ᱜᱚᱢᱠᱮ ᱵᱚᱱ ᱢᱮᱛᱟ ᱠᱚ ᱠᱟᱱᱟ ᱛᱚ ᱚᱱᱠᱟ ᱛᱮᱜᱮ ᱩᱰᱤᱭᱟ ᱟᱞᱮ ᱫᱚ ᱡᱮᱦᱮᱛᱩ ᱳᱰᱤᱥᱟ ᱨᱮᱱ ᱠᱟᱱᱟᱞᱮ ᱛᱚ ᱟᱞᱮ ᱢᱟ ᱳᱰᱤᱥᱟ ᱥᱚᱨᱠᱟᱨᱮ ᱧᱮᱞ ᱞᱮᱜᱮᱭᱟ ᱛᱚ ᱳᱰᱤᱭᱟ ᱵᱷᱟᱥᱟ ᱛᱮ ᱯᱚᱱᱰᱤᱛ ᱟᱠᱷᱭᱟ ᱫᱚᱠᱚ ᱮᱢ ᱟᱠᱟᱫᱮᱭᱟ ᱱᱚᱣᱟ ᱢᱤᱫᱴᱤᱡ ᱛᱮᱞᱟ ᱨᱩᱣᱟᱹᱲ ᱤᱧ ᱚᱱᱠᱟ ᱦᱟᱨᱰ ᱵᱷᱟᱥᱟ ᱵᱟᱹᱧ ᱞᱟᱹᱭᱟᱢ ᱠᱟᱱᱟ ᱟᱨ ᱢᱤᱫᱴᱟᱹᱝ ᱪᱮᱫ ᱮᱢ ᱢᱮᱱ ᱟᱠᱟᱫᱼᱟ ᱟᱢ ᱫᱚ ᱥᱟᱱᱛᱟᱞᱤ ᱨᱳᱢᱟᱱ ᱪᱮ ᱨᱳᱢᱟᱱ ᱥᱟᱱᱛᱟᱞᱤ ᱫᱚ ᱵᱟᱢ ᱵᱟᱲᱟᱭᱟ ᱚᱱᱟ ᱵᱟᱨᱮᱛᱮ ᱪᱮᱫ ᱦᱚᱸ ᱟᱞᱚᱢ ᱞᱟᱹᱭᱟ ᱦᱚᱸ ᱤᱧ ᱫᱚ ᱨᱳᱢᱟᱱ ᱥᱟᱱᱛᱟᱞᱤ ᱫᱚ ᱵᱟᱹᱧ ᱵᱟᱲᱟᱭ ᱜᱮᱭᱟ ᱤᱧ ᱫᱚ ᱨᱳᱢᱟᱱ ᱜᱤᱧ ᱵᱟᱲᱟᱭᱟ ᱠᱷᱟᱹᱞᱤ ᱟᱨ ᱨᱳᱢᱟᱱ ᱥᱟᱱᱛᱟᱞᱤ ᱫᱚ ᱚᱠᱟ ᱨᱮᱦᱚᱸ ᱵᱟᱹᱪᱩᱜ ᱟᱹᱱᱤᱡ ᱫᱷᱟᱹᱨᱛᱤ ᱨᱮ ᱡᱚᱛᱚ ᱠᱷᱚᱱ ᱢᱟᱨᱟᱝ ᱟᱜ ᱟᱵᱚ ᱦᱩᱭᱩᱜ ᱠᱟᱱᱟ ᱜᱩᱜᱩᱞ ᱠᱟᱱᱟᱭ ᱛᱚ ᱩᱱᱤ ᱴᱷᱮᱱ ᱡᱚᱛᱚ ᱤᱱᱯᱷᱚᱨᱢᱮᱥᱚᱱ ᱢᱮᱱᱟᱜᱼᱟ ᱜᱩᱜᱩᱞ ᱨᱮ ᱤᱧ ᱡᱟᱦᱟᱸ ᱛᱤᱱᱟᱹᱜ ᱧᱮᱞ ᱠᱮᱜᱼᱟ ᱨᱳᱢᱟᱱ ᱥᱟᱱᱛᱟᱞᱤ ᱪᱮ ᱫᱮᱵᱽᱱᱟᱜᱽᱨᱤ ᱥᱟᱱᱛᱟᱞᱤ ᱢᱮᱱᱛᱮ ᱫᱚ ᱪᱮᱫ ᱦᱚᱸ ᱵᱟᱹᱪᱩᱜ ᱟᱹᱱᱤᱡ ᱢᱮᱱᱟᱜᱼᱟ ᱞᱟᱴᱤᱱ ᱥᱟᱱᱛᱟᱲᱤ ᱞᱟᱴᱤᱱ ᱥᱟᱱᱛᱟᱲᱤ ᱥᱟᱱᱛᱷᱟᱞᱤ ᱫᱚ ᱵᱟᱝᱟ ᱞᱟᱴᱤᱱ ᱥᱟᱱᱛᱟᱲᱤ ᱥᱚᱢᱡᱷᱟᱜ ᱠᱟᱱᱟᱢ ᱞᱟᱴᱤᱱ ᱥᱟᱱᱛᱟᱲᱤ ᱥᱟᱱᱛᱷᱟᱞᱤ ᱱᱚᱴ ᱥᱟᱱᱛᱷᱟᱞᱤ

ᱛᱚ ᱱᱩᱭ ᱱᱚᱣᱟ ᱨᱮ ᱠᱨᱤᱭᱮᱴ ᱞᱟᱜᱼᱟ ᱛᱚ ᱱᱩᱭ ᱫᱚ ᱥᱟᱱᱛᱟᱲ ᱦᱚᱲ ᱫᱚ ᱵᱟᱝ ᱠᱟᱱᱟ ᱵᱚᱰᱤᱝ ᱯᱚᱞ ᱞᱟᱵᱷ ᱵᱚᱰᱤᱝ ᱱᱚᱣᱟ ᱥᱟᱱᱛᱟᱲ ᱦᱚᱲ ᱫᱚ ᱵᱟᱝ ᱠᱟᱱᱟ ᱟᱨᱦᱚᱸ ᱢᱟᱲᱟᱝ ᱥᱮᱫ ᱤᱧ ᱞᱟᱹᱭᱟ ᱱᱟᱦᱟᱜ ᱛᱚ ᱱᱚᱣᱟ ᱫᱚ ᱧᱮᱞ ᱯᱮ ᱟᱯᱮ ᱡᱟᱦᱟᱸ ᱱᱚᱣᱟ ᱨᱮᱜᱮ ᱛᱟᱦᱮᱸᱫ ᱫᱷᱚᱨᱚᱢ ᱠᱟᱛᱷᱟ ᱫᱚᱧ ᱞᱟᱹᱭᱮᱜᱼᱟ ᱵᱟᱠᱷᱟᱱ ᱵᱟᱹᱧ ᱞᱟᱹᱭ ᱠᱮᱭᱟ ᱦᱩᱱᱟᱹᱝ ᱛᱚ ᱱᱚᱣᱟ ᱨᱮ ᱧᱮᱞᱚᱜᱚᱜ ᱠᱟᱱᱟ ᱱᱚᱣᱟ ᱫᱚ ᱠᱨᱤᱥᱴᱤᱭᱟᱱ ᱠᱚᱠᱚ ᱤᱭᱩᱡᱮᱫ ᱛᱟᱦᱮᱸᱫ ᱪᱚᱪ ᱨᱮᱠᱚ ᱤᱭᱩᱡᱮᱫ ᱛᱟᱦᱮᱸᱫ ᱡᱩᱫᱤ ᱵᱟᱯᱮ ᱤᱭᱟᱹ ᱫᱟᱲᱮᱭᱟᱜ ᱠᱟᱱᱟ ᱤᱧ ᱥᱠᱨᱤᱱ ᱥᱚᱴ ᱯᱮ ᱧᱮᱞ ᱧᱟᱢᱮᱫ ᱜᱮᱭᱟ ᱛᱚ ᱱᱚᱣᱟ ᱥᱠᱨᱤᱱ ᱥᱚᱴ ᱯᱟᱲᱦᱟᱣ ᱯᱮ ᱛᱟᱯᱮ ᱴᱷᱤᱠᱟᱹᱭᱟ ᱟᱨ ᱵᱟᱝᱠᱷᱟᱱ ᱟᱯᱮ ᱱᱤᱡᱮ ᱣᱤᱠᱤᱯᱤᱰᱤᱭᱟ ᱨᱮᱯᱮ ᱧᱮᱞ ᱫᱟᱲᱮᱭᱟᱜᱼᱟ ᱡᱩᱫᱤ ᱟᱯᱮ ᱯᱮ ᱥᱚᱨᱪᱟ ᱜᱩᱜᱩᱞ ᱨᱮᱦᱚᱸ ᱢᱮᱱᱟᱜᱼᱟ ᱣᱤᱠᱤᱯᱤᱰᱤᱭᱟ ᱨᱮ ᱢᱮᱱᱟᱜᱼᱟ ᱯᱮ ᱧᱮᱞ ᱫᱟᱲᱮᱭᱟᱜᱼᱟ ᱛᱚ ᱱᱚᱣᱟ ᱫᱚ ᱠᱷᱨᱤᱥᱴᱤᱭᱟᱱ ᱠᱚᱠᱚ ᱤᱭᱩᱡᱮᱫ ᱛᱟᱦᱮᱸᱫ ᱚᱠᱟᱨᱮ ᱠᱚ ᱤᱭᱩᱡᱮᱫ ᱛᱟᱦᱮᱸᱫ ᱱᱚᱨᱛᱷᱚᱱ ᱤᱵᱷᱟᱝᱜᱮᱞᱤᱠᱟᱞ ᱞᱚᱛᱷᱟᱨᱟᱱ ᱪᱚᱨᱪ ᱨᱮᱠᱚ ᱤᱭᱩᱡᱮᱫ ᱛᱟᱦᱮᱸᱫ ᱯᱷᱟᱥᱴ ᱴᱟᱭᱤᱢ ᱱᱩᱠᱩ ᱱᱚᱣᱟ ᱠᱚ ᱤᱭᱩᱡᱮᱫ ᱛᱟᱦᱮᱸᱫ ᱪᱮᱫ ᱵᱟᱠᱷᱨᱟ ᱵᱟ

ᱚᱞ ᱟᱠᱟᱱ ᱜᱮᱭᱟ ᱚᱱᱟ ᱨᱮ ᱥᱟᱱᱛᱟᱲᱤ ᱠᱷᱚᱱ ᱫᱚ ᱱᱩᱠᱩ ᱫᱚ ᱠᱚ ᱥᱟᱱᱛᱷᱟᱞ ᱟᱠᱟᱱᱟ ᱦᱮᱞᱟ ᱪᱮ ᱱᱚᱣᱟ ᱨᱮ ᱟᱢᱟᱜ ᱨᱤᱯᱞᱟᱭ ᱵᱟᱹᱵᱩᱢ ᱧᱟᱢ ᱠᱮᱫ ᱠᱷᱟᱱ ᱫᱚ ᱪᱮ ᱢᱟᱹᱭᱮᱢ ᱧᱟᱢ ᱠᱮᱫ ᱠᱷᱟᱱ ᱫᱚ ᱵᱷᱟᱹᱜᱤ ᱠᱟᱛᱷᱟ ᱡᱩᱫᱤ ᱵᱟᱢ ᱵᱩᱡᱷᱟᱹᱣ ᱠᱟᱱᱟ ᱛᱟᱦᱚᱞᱮ ᱟᱢ ᱧᱮᱞ ᱢᱮ ᱣᱤᱠᱤᱯᱤᱰᱤᱭᱟ ᱨᱮ ᱢᱮᱱᱟᱜ ᱜᱮᱭᱟ ᱟᱨ ᱛᱤᱱᱟᱹᱜ ᱜᱟᱱ ᱛᱟᱦᱮᱸᱭᱮᱱᱟ ᱟᱵᱚ ᱱᱚᱣᱟ ᱡᱮ ᱨᱳᱢᱟᱱ ᱫᱮᱵᱽᱱᱟᱜᱽᱨᱤ ᱠᱚ ᱤᱫᱤ ᱠᱟᱛᱮᱫ ᱛᱚ ᱢᱤᱢᱤᱫᱴᱟᱝ ᱱᱚᱰᱮᱧ ᱫᱮᱠᱷᱟᱣ ᱟᱯᱮ ᱠᱟᱱᱟ ᱥᱚᱨᱴ ᱛᱮ ᱛᱚ ᱱᱚᱣᱟ ᱠᱚ ᱟᱵᱚ ᱡᱩᱫᱤ ᱦᱩᱱᱟᱹᱝ ᱫᱮᱵᱽᱱᱟᱜᱽᱨᱤ ᱠᱚᱢᱟ ᱢᱟᱲᱟᱝ ᱨᱮᱜᱮ ᱢᱮᱱᱟᱜᱼᱟ ᱨᱳᱢᱟᱱ ᱠᱚ ᱢᱟᱲᱟᱝ ᱨᱮ ᱢᱮᱱᱟᱜᱼᱟ ᱛᱚ ᱱᱚᱣᱟ ᱠᱚ ᱪᱮᱫ ᱞᱮᱠᱟ ᱨᱮ ᱵᱷᱩᱞᱩᱜ ᱠᱟᱱᱟ ᱥᱯᱮᱞᱤᱝ ᱧᱮᱞ ᱯᱮ ᱟᱵᱚᱣᱟᱜ ᱯᱟᱹᱨᱤᱥ ᱨᱮᱭᱟᱜ ᱥᱯᱮᱞᱤᱝ ᱡᱟᱦᱟᱸ ᱢᱮᱱᱟᱜᱼᱟ ᱧᱮᱞ ᱯᱮ ᱪᱮᱫ ᱠᱚ ᱢᱮᱱᱟᱜᱼᱟ ᱢᱟᱥᱮ ᱢᱟᱨᱰᱤ ᱦᱮᱢᱵᱨᱚᱢ ᱦᱟᱸᱥᱫᱟ ᱵᱟᱥᱠᱮ ᱥᱚᱨᱮᱱ ᱛᱚ ᱱᱚᱣᱟ ᱠᱚ ᱟᱯᱮ ᱧᱮᱞ ᱫᱟᱲᱮᱭᱟᱜ ᱠᱟᱱᱟ ᱯᱮ ᱪᱮᱫ ᱞᱮᱠᱟ ᱥᱯᱮᱞᱤᱝ ᱢᱤᱥᱴᱮᱠ ᱢᱮᱱᱟᱜ ᱜᱮᱭᱟ ᱛᱚ ᱡᱩᱫᱤ ᱱᱚᱣᱟ ᱢᱟᱲᱟᱝ ᱠᱷᱚᱱ ᱛᱟᱦᱮᱸ ᱠᱟᱱ ᱜᱮᱭᱟ ᱟᱯᱮ ᱢᱟᱯᱮ ᱵᱟᱲᱟᱭ ᱟᱠᱟᱫ ᱜᱮᱭᱟ ᱢᱟᱲᱟᱝ ᱠᱷᱚᱱ ᱜᱮ ᱱᱚᱣᱟ ᱢᱮᱱᱟᱜᱼᱟ ᱨᱳᱢᱟᱱ ᱫᱚ ᱱᱤᱛᱚᱜᱟᱜ ᱵᱷᱟᱥᱟ ᱫᱚ ᱵᱟᱝ ᱠᱟᱱᱟ ᱪᱮ ᱱᱤᱛᱚᱜᱟᱜ ᱞᱮᱝᱜᱩᱭᱮᱡᱽ ᱦᱚᱸ ᱵᱟᱝ ᱠᱟᱱᱟ ᱪᱮ ᱱᱤᱛᱚᱜᱟᱜ ᱥᱠᱨᱤᱯᱴ ᱦᱚᱸ ᱵᱟᱝ ᱠᱟᱱᱟ ᱛᱚ ᱱᱚᱣᱟ ᱫᱚ ᱢᱟᱲᱟᱝ ᱠᱷᱚᱱ ᱜᱮ ᱱᱚᱣᱟ ᱥᱠᱨᱤᱯᱴ ᱠᱚᱫᱚ ᱢᱮᱱᱟᱜᱼᱟ ᱟᱯᱮ ᱦᱩᱱᱟᱹᱝ ᱯᱮ ᱚᱞ ᱫᱟᱲᱮᱭᱟᱫ ᱜᱮᱭᱟ ᱛᱚᱛᱷᱟᱯᱤ ᱱᱤᱛᱚᱜ ᱪᱮᱫ ᱞᱟᱹᱜᱤᱫ ᱱᱚᱝᱠᱟ ᱵᱷᱩᱞ ᱵᱷᱟᱞ ᱢᱮᱱᱟᱜ ᱜᱮᱭᱟ ᱛᱚ ᱱᱚᱣᱟ ᱫᱚ ᱦᱩᱭᱩᱜ ᱠᱟᱱᱟ ᱨᱤᱯᱷᱚᱨᱢ ᱡᱤᱱᱤᱥ ᱠᱟᱱᱟ ᱡᱮᱦᱮᱛᱩ ᱟᱵᱚᱣᱟᱜ ᱢᱟᱲᱟᱝ ᱵᱟᱝ ᱛᱟᱦᱮᱸ ᱠᱟᱱᱟ ᱱᱤᱛᱚᱜ ᱦᱮᱡ ᱟᱠᱟᱱᱟ ᱛᱚᱵᱮ ᱱᱤᱛᱚᱝ ᱟᱵᱚ ᱱᱚᱣᱟ ᱟᱯᱱᱟᱨ ᱵᱟᱠᱷᱨᱟ ᱵᱟᱫᱽᱫᱷᱚ ᱟᱵᱚᱱ ᱟᱨ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱡᱮ ᱨᱳᱢᱟᱱ ᱟᱨ ᱫᱮᱵᱽᱱᱟᱜᱽᱨᱤ ᱞᱤᱯᱤ ᱛᱮᱫᱚ ᱥᱟᱱᱛᱟᱲᱤ ᱫᱚ ᱴᱳᱴᱟᱞᱤ ᱵᱟᱝ ᱚᱞ ᱜᱟᱱᱚᱜ ᱜᱮᱭᱟ ᱛᱚᱵᱮ ᱛᱮᱦᱮᱧᱟᱜ ᱵᱷᱤᱰᱤᱭᱳ ᱠᱚ ᱟᱯᱮ ᱧᱮᱞ ᱠᱟᱛᱮᱫ ᱪᱮᱫ ᱞᱮᱠᱟ ᱯᱮ ᱵᱩᱡᱷᱟᱹᱣ ᱠᱮᱜᱼᱟ ᱤᱧ ᱠᱚᱢᱮᱱᱴ ᱠᱟᱛᱮᱫ ᱯᱮ ᱞᱟᱹᱭᱟᱹᱧᱟᱹ ᱟᱨᱤᱧ ᱞᱟᱹᱭᱟᱫ ᱯᱮᱭᱟ ᱡᱟᱦᱟᱸᱭ ᱯᱮ ᱠᱚᱢᱮᱱᱴ ᱥᱟᱱᱟᱭᱮᱫ ᱯᱮᱭᱟ ᱚᱞᱪᱤᱠᱤ ᱛᱮᱜᱮ ᱯᱮ ᱠᱚᱢᱮᱱᱴᱟ ᱛᱟᱵᱚᱱ ᱡᱩᱫᱤ ᱚᱞᱪᱤᱠᱤ ᱵᱟᱯᱮ ᱵᱟᱲᱟᱭ ᱩᱛᱟᱹᱨᱟ ᱛᱟᱦᱚᱞᱮ ᱟᱯᱮ ᱢᱮᱱᱟᱜ ᱜᱮᱭᱟ ᱚᱯᱥᱚᱱ ᱟᱯᱮ ᱚ ᱚᱛ ᱚ ᱚᱝ ᱚᱞ ᱱᱩᱠᱩ ᱢᱚᱬᱮ ᱜᱚᱴᱟᱜ ᱞᱮᱴᱚᱨ ᱨᱮᱦᱚᱸ ᱯᱮ ᱠᱚᱢᱮᱱᱴ ᱠᱷᱟᱱ ᱤᱧ ᱠᱩᱥᱤᱧ ᱵᱩᱡᱷᱟᱹᱣᱟ ᱟᱨ ᱫᱤᱥᱚᱢ ᱦᱚᱲ ᱦᱚᱸ ᱠᱩᱥᱤ ᱠᱚ ᱵᱩᱡᱷᱟᱹᱣᱟ ᱛᱚᱵᱮ ᱛᱮᱦᱮᱧᱟᱜ ᱵᱷᱤᱰᱤᱭᱳ ᱠᱷᱚᱱ ᱵᱤᱫᱟᱹᱭᱤᱧ ᱤᱫᱤᱭᱮᱫᱼᱟ ᱡᱚᱦᱟᱨ